ᱚᱞ ᱪᱤᱠᱤ ᱚᱞ ᱪᱤᱠᱤ ᱚᱞ ᱪᱤᱠᱤ ᱱᱤᱭᱟᱹ ᱚᱞ ᱪᱤᱠᱤ ᱱᱤᱭᱮ ᱱᱤᱛ ᱫᱷᱟᱹᱵᱤᱡ ᱦᱚᱸ ᱤᱱᱟᱹᱜ ᱢᱚᱛᱚ ᱵᱷᱤᱲᱳᱫ ᱪᱟᱞᱟᱜ ᱠᱟᱱᱟ ᱤᱱᱟᱹᱜ ᱠᱚᱱᱴᱨᱳᱵᱷᱟᱨᱥᱤ ᱪᱟᱞᱟᱜ ᱠᱟᱱᱟ ᱡᱮ ᱱᱤᱛ ᱫᱷᱟᱹᱵᱤᱡ ᱦᱚᱸ ᱵᱟᱝ ᱛᱷᱤᱨ ᱠᱟᱱᱟ ᱛᱚ ᱯᱨᱚᱛᱤᱴᱤ ᱵᱷᱤᱰᱤᱭᱳ ᱨᱮᱜᱮ ᱱᱤᱭᱟᱹ ᱵᱟᱥᱛᱚᱵ ᱨᱤᱭᱟᱞᱤᱴᱤ ᱱᱤᱭᱟᱹ ᱱᱤᱭᱟᱹ ᱠᱚ ᱡᱤᱱᱤᱥ ᱱᱤᱭᱮ ᱜᱮ ᱞᱟᱹᱭ ᱨᱮᱱᱟᱜ ᱤᱧ ᱪᱮᱥᱴᱟᱣ ᱠᱟᱫᱟ ᱠᱳᱱᱳ ᱡᱟᱭᱜᱟ ᱨᱮ ᱯᱟᱨᱥᱳᱱᱟᱞ ᱵᱷᱟᱵᱮ ᱠᱳᱱᱳ ᱢᱚᱛᱚ ᱵᱤᱨᱳᱫᱷ ᱫᱚ ᱵᱟᱹᱧ ᱫᱚᱦᱚ ᱤᱫᱤ ᱠᱟᱫᱟ ᱛᱚ ᱵᱟᱥᱛᱚᱵ ᱢᱤᱫᱴᱮᱱ ᱨᱤᱭᱟᱞᱤᱴᱤ ᱠᱟᱛᱷᱟ ᱡᱮᱴᱟ ᱢᱮᱱᱟᱜᱼᱟ ᱡᱚᱠᱷᱚᱱ ᱢᱤᱫᱴᱮᱱ ᱡᱷᱩᱱᱴ ᱨᱮ ᱠᱤᱪᱷᱩ ᱯᱨᱟᱱᱤ ᱠᱚ ᱛᱟᱦᱮᱱᱟ ᱢᱮᱨᱚᱢ ᱵᱷᱤᱰᱤ ᱦᱳᱠ ᱩᱱᱠᱩᱣᱟᱜ ᱮᱴᱤᱴᱤᱭᱩᱰ ᱮᱢ ᱧᱮᱞᱟ ᱛᱟᱹᱨᱩᱵ ᱞᱮᱠᱟ ᱞᱟᱭᱚᱱ ᱞᱮᱠᱟ ᱠᱤᱱᱛᱩ ᱵᱟᱥᱛᱚᱵ ᱨᱤᱭᱟᱞᱤᱴᱤ ᱡᱚᱠᱷᱚᱱᱮᱢ ᱧᱮᱞᱟ ᱚᱱᱟ ᱡᱷᱩᱸᱴ ᱠᱷᱚᱡ ᱩᱱᱠᱩ ᱢᱮᱨᱚᱢ ᱵᱷᱤᱰᱤ ᱠᱚ ᱩᱰᱩᱠ ᱪᱟᱞᱟᱜ ᱟᱠᱚ ᱩᱱ ᱡᱚᱠᱷᱚᱡ ᱩᱱᱠᱩᱣᱟᱜ ᱮᱴᱤᱴᱤᱭᱩᱰ ᱪᱮᱫ ᱞᱮᱠᱟ ᱛᱟᱦᱮᱱᱟ ᱚᱨᱛᱷᱟᱛ ᱡᱷᱩᱸᱴ ᱠᱷᱚᱡ ᱡᱚᱠᱷᱚᱱ ᱟᱢ ᱢᱤᱫᱴᱮᱡ ᱛᱟᱹᱨᱩᱵ ᱦᱚᱸ ᱡᱩᱫᱤ ᱩᱰᱩᱠ ᱞᱮᱱᱠᱷᱟᱡ ᱩᱱᱤᱭᱟᱜ ᱮᱴᱤᱴᱤᱭᱩᱰ ᱮᱢ ᱧᱮᱞᱟ ᱢᱤᱫᱴᱮᱡ ᱛᱩᱭᱩ ᱞᱮᱠᱟ ᱦᱩᱭᱩᱜ ᱛᱟᱭᱟ ᱛᱚ ᱵᱟᱥᱛᱚᱵ ᱫᱚ ᱱᱤᱭᱟᱹᱜᱮ

ᱚᱱᱟᱛᱮ ᱡᱚᱠᱷᱚᱱ ᱵᱚᱱ ᱞᱟᱦᱟ ᱪᱟᱞᱟᱜ ᱟᱵᱚᱱ ᱢᱚᱡᱽ ᱛᱮᱵᱚᱱ ᱞᱟᱦᱟ ᱫᱟᱲᱮᱭᱟᱜᱼᱟ ᱠᱟᱨᱚᱱ ᱥᱤᱠᱠᱷᱟ ᱵᱤᱵᱷᱟᱜᱽ ᱨᱮ ᱱᱤᱭᱟᱹ ᱜᱮ ᱚᱞ ᱢᱮᱱᱟᱜᱼᱟ ᱡᱮ ᱢᱤᱫᱴᱮᱡ ᱜᱤᱫᱽᱨᱟᱹ ᱟᱭᱟᱜ ᱱᱤᱡᱮᱭᱟᱜ ᱢᱟᱛᱨᱤ ᱵᱷᱟᱥᱟ ᱡᱮ ᱞᱮᱝᱜᱩᱭᱮᱡᱽ ᱛᱮ ᱪᱮᱫ ᱟᱭ ᱚᱱᱟᱛᱮ ᱟᱹᱰᱤ ᱩᱥᱟᱹᱨᱟ ᱟᱭᱟᱜ ᱥᱤᱠᱷᱱᱟᱹᱛ ᱠᱤᱱᱛᱩᱭ ᱮᱪᱤᱵᱽ ᱫᱟᱲᱮᱭᱟᱜᱼᱟᱭ ᱛᱚ ᱚᱱᱟ ᱠᱟᱛᱷᱟ ᱫᱚ ᱚᱵᱚᱥᱥᱳᱭ ᱜᱮ ᱴᱷᱤᱠ ᱠᱟᱱᱟ ᱠᱤᱱᱛᱩ ᱟᱵᱚᱣᱟᱜ ᱱᱚᱰᱮ ᱯᱨᱚᱥᱱᱚ ᱨᱟᱠᱟᱵᱚᱜ ᱠᱟᱱᱟ ᱵᱤᱵᱷᱤᱱᱱᱚ ᱯᱨᱟᱱᱛᱚ ᱨᱮ ᱵᱤᱵᱷᱤᱱᱱᱚ ᱡᱟᱭᱜᱟ ᱥᱮᱫ ᱠᱤᱱᱛᱩ ᱟᱵᱚ ᱦᱚᱲ ᱢᱮᱱᱟᱜ ᱵᱚᱱᱟ ᱛᱚ ᱥᱮᱭ ᱦᱤᱥᱟᱹᱵᱽ ᱡᱮ ᱡᱟᱭᱜᱟ ᱨᱮ ᱟᱭᱢᱟ ᱡᱷᱩᱸᱴ ᱢᱮᱱᱟᱜ ᱠᱚᱣᱟ ᱚᱸᱰᱮ ᱡᱚᱠᱷᱚᱱ ᱩᱱᱠᱩ ᱥᱟᱱᱛᱟᱲᱤ ᱛᱮᱜᱮ ᱠᱚ ᱯᱟᱲᱦᱟᱜ ᱟᱠᱚ ᱮᱥ ᱴᱤ ᱛᱮᱜᱮ ᱠᱚ ᱯᱟᱲᱦᱟᱜ ᱟᱠᱚ ᱚᱸᱰᱮ ᱦᱚᱸ ᱩᱱᱠᱩ ᱠᱤᱱᱛᱩ ᱢᱚᱡᱽ ᱜᱨᱳ ᱠᱚ ᱦᱟᱛᱟᱣ ᱫᱟᱲᱮᱭᱟᱜᱼᱟ ᱠᱚ ᱩᱱᱠᱩᱣᱟᱜ ᱯᱚᱡᱤᱥᱚᱱ ᱦᱚᱸ ᱢᱚᱡᱽ ᱦᱩᱭ ᱛᱟᱦᱮᱸ ᱫᱟᱲᱮᱭᱟᱜᱼᱟ ᱢᱚᱡᱽ ᱥᱤᱠᱷᱱᱟᱹᱛ ᱠᱚ ᱦᱟᱛᱟᱣ ᱫᱟᱲᱮᱭᱟᱜᱼᱟ ᱤᱧ ᱢᱮᱱ ᱠᱤᱫᱟᱹᱧ ᱥᱟᱵ ᱠᱤᱫᱟᱹᱧ ᱥᱟᱯᱳᱡᱽ ᱡᱚᱠᱷᱚᱱ ᱡᱟᱦᱟᱱᱟᱜ ᱵᱷᱮᱠᱮᱱᱥᱤ ᱩᱰᱩᱠᱚᱜᱼᱟ ᱩᱱᱠᱩ ᱜᱮ ᱯᱨᱚᱛᱷᱚᱢ ᱚᱱᱟ ᱡᱤᱱᱤᱥ ᱠᱚ ᱧᱟᱢᱟ ᱠᱤᱱᱛᱩ ᱟᱞᱮ ᱡᱮ ᱡᱟᱭᱜᱟ ᱥᱮᱫ ᱨᱮ ᱢᱮᱱᱟᱜ ᱞᱮᱭᱟ ᱱᱚᱸᱰᱮ ᱠᱤᱱᱛᱩ ᱟᱞᱮᱭᱟᱜ ᱡᱚᱱᱚᱥᱚᱝᱠᱷᱟ ᱥᱟᱱᱛᱟᱲᱤ ᱦᱤᱥᱟᱹᱵᱽ ᱠᱚᱢ ᱜᱮᱭᱟ ᱚᱠᱚᱭᱟᱜ ᱚᱠᱟ ᱦᱤᱥᱟᱹᱵ ᱯᱟᱨᱥᱚᱱᱟᱞ ᱵᱮᱠᱛᱤᱜᱚᱛᱚ ᱢᱚᱛᱚᱵᱷᱮᱫ ᱚᱱᱟ ᱫᱚ ᱵᱟᱹᱧ ᱟᱸᱡᱚᱢ ᱫᱚ ᱵᱟᱹᱧ ᱪᱟᱞᱟᱜᱼᱟ ᱠᱤᱱᱛᱩ ᱴᱳᱴᱟᱞ ᱫᱤᱠ ᱠᱷᱚᱡ ᱤᱧ ᱜᱩᱱᱟᱹᱱᱚᱜᱼᱟ ᱯᱨᱚᱛᱤᱴᱤ ᱡᱤᱱᱤᱥ ᱨᱮᱜᱮ ᱨᱟᱡᱽᱱᱤᱛᱤ ᱵᱚᱞᱚ ᱟᱠᱟᱱᱟ ᱟᱨ ᱥᱮ ᱡᱟᱭᱜᱟ ᱡᱚᱠᱷᱚᱱ ᱟᱞᱮ ᱪᱟᱹᱠᱨᱤ ᱚᱱᱟ ᱫᱤᱠ ᱥᱮᱡ ᱞᱮ ᱪᱟᱞᱟᱜᱼᱟ ᱱᱤᱭᱟᱹ ᱞᱟᱦᱟ ᱨᱮ ᱯᱨᱚᱛᱷᱚᱢ ᱜᱤᱧ ᱞᱟᱹᱭ ᱠᱟᱫᱟ ᱡᱮ ᱤᱝᱞᱤᱥ ᱢᱳᱥᱴ ᱤᱢᱯᱳᱨᱴᱮᱱᱴ ᱠᱟᱱᱟ ᱠᱤᱱᱛᱩ ᱚᱱᱟ ᱡᱚᱠᱷᱚᱱ ᱤᱱᱟᱹᱜ ᱵᱷᱟᱵᱮ ᱵᱟᱯᱮ ᱜᱩᱱᱟᱹᱱᱟᱜ ᱠᱟᱱᱟ ᱳᱠᱮ ᱴᱷᱤᱠ ᱜᱮᱭᱟ ᱥᱟᱱᱛᱷᱟᱞᱤ ᱜᱤᱧ ᱥᱟᱵ ᱠᱮᱫᱟ ᱛᱚ ᱯᱨᱚᱛᱤᱴᱤ ᱡᱟᱭᱜᱟ ᱨᱮᱜᱮ ᱧᱮᱞᱚᱜ ᱠᱟᱱᱟ ᱡᱮ ᱨᱟᱡᱽᱱᱤᱛᱤ ᱢᱤᱫᱴᱮᱡ ᱯᱟᱨᱴ ᱪᱟᱞᱟᱜ ᱠᱟᱱᱟ ᱥᱮ ᱡᱟᱭᱜᱟᱭ ᱢᱤᱢᱤᱫᱴᱮᱡ ᱡᱮᱞᱟ ᱦᱤᱥᱟᱹᱵ ᱠᱤᱱᱛᱩ ᱪᱟᱹᱠᱨᱤ ᱨᱮᱱᱟᱜ ᱠᱚᱴᱷᱟ ᱦᱤᱡᱩᱜᱼᱟ ᱥᱮᱭ ᱡᱟᱭᱜᱟ ᱪᱮᱫ ᱦᱩᱭᱩᱜ ᱠᱟᱱᱟ ᱟᱞᱮ ᱡᱮ ᱡᱟᱭᱜᱟ ᱥᱮᱡ ᱠᱚᱢ ᱢᱮᱱᱟᱜ ᱞᱮᱭᱟ ᱟᱞᱮ ᱫᱚ ᱚᱱᱟ ᱦᱤᱥᱟᱹᱵ ᱚᱠᱟ ᱦᱤᱥᱟᱹᱵ ᱡᱚᱠᱷᱚᱱ ᱚᱞ ᱪᱤᱠᱤ ᱛᱮᱜᱮ ᱞᱮ ᱢᱚᱡᱽ ᱥᱤᱠᱷᱱᱟᱹᱛ ᱞᱮ ᱦᱟᱛᱟᱣᱟ ᱚᱱᱟ ᱠᱚᱴᱷᱟ ᱨᱮ ᱚᱠᱟ ᱞᱮᱠᱟ ᱮᱞᱟᱣ ᱞᱮ ᱧᱟᱢᱟ ᱯᱨᱚᱛᱤᱴᱤ ᱡᱟᱭᱜᱟ ᱨᱮᱜᱮ ᱧᱮᱞᱚᱜ ᱠᱟᱱᱟ ᱢᱚᱡᱽ ᱛᱮ ᱵᱟᱞᱮ ᱧᱟᱢᱫᱟ ᱚᱱᱟ ᱠᱤᱱᱛᱩ ᱨᱟᱡᱽᱱᱤᱛᱤ ᱵᱷᱟᱵᱮ ᱵᱚᱞᱚ ᱩᱛᱟᱹᱨ ᱠᱟᱱᱟ ᱟᱨ ᱚᱱᱟ ᱨᱟᱡᱽᱱᱤᱛᱤ ᱡᱟᱭᱜᱟ ᱨᱮ ᱩᱱᱠᱩ ᱨᱟᱡᱽᱱᱤᱛᱤ ᱦᱤᱥᱟᱹᱵ ᱪᱤᱱᱛᱟᱹ ᱫᱷᱟᱨᱟ ᱛᱟᱦᱮᱱ ᱛᱟᱠᱚᱣᱟ ᱵᱟᱝ ᱟᱵᱚᱣᱟᱜ ᱠᱚᱣᱟᱞᱤᱴᱤ ᱦᱤᱥᱟᱹᱵ ᱠᱚ ᱥᱮᱸᱫᱽᱨᱟ ᱠᱚᱣᱟ ᱵᱟᱝ ᱚᱠᱟ ᱡᱟᱭᱜᱟ ᱨᱮ ᱪᱮᱫ ᱞᱮᱠᱟ ᱢᱮᱱᱟᱜ ᱠᱚᱣᱟ ᱚᱱᱟ ᱦᱤᱥᱟᱹᱵ ᱫᱚ ᱪᱮᱫ ᱦᱚᱸ ᱧᱮᱞ ᱵᱟᱠᱚ ᱪᱟᱞᱟᱜ ᱟᱠᱚ ᱴᱳᱴᱟᱞ ᱜᱮ ᱨᱟᱡᱽᱱᱤᱛᱤ ᱦᱤᱥᱟᱹᱵ ᱠᱤᱱᱛᱩ ᱚᱱᱟ ᱨᱮᱱᱟᱜ ᱠᱳᱴᱷᱟᱭ ᱮᱢ ᱠᱚ ᱪᱮᱥᱴᱟᱭᱟ ᱩᱱᱠᱩ ᱚᱞ ᱪᱤᱠᱤ ᱯᱟᱲᱦᱟᱣ ᱨᱮᱱᱟᱜ ᱟᱞᱮ ᱱᱚᱛᱮ ᱚᱞ ᱪᱤᱠᱤ ᱡᱩᱫᱤ ᱞᱮ ᱯᱟᱲᱦᱟᱣ ᱠᱚ ᱠᱷᱟᱡ ᱛᱤᱱᱟᱹᱜ ᱠᱚᱲᱟ ᱚᱱᱠᱟ ᱞᱮ ᱯᱟᱲᱦᱟᱣ ᱦᱚᱪᱚ ᱫᱟᱲᱮᱭᱟᱠᱚᱣᱟ ᱟᱯᱮ ᱚᱱᱛᱮ ᱟᱭᱢᱟ ᱡᱷᱟᱸᱠ ᱫᱷᱚᱨᱮ ᱢᱮᱱᱟᱜ ᱠᱚᱣᱟ ᱳᱠᱮ ᱴᱷᱤᱠ ᱜᱮᱭᱟ ᱚᱱᱟ ᱦᱤᱥᱟᱹᱵ ᱯᱨᱚᱛᱤᱴᱤ ᱦᱚᱲ ᱟᱯᱮ ᱚᱞ ᱪᱤᱠᱤ ᱛᱮᱯᱮ ᱯᱟᱲᱦᱟᱣ ᱦᱚᱪᱚ ᱫᱟᱲᱮ ᱠᱚᱣᱟ ᱟᱞᱮ ᱱᱚᱛᱮ ᱤᱱᱟᱹᱜ ᱡᱷᱟᱸᱠ ᱦᱤᱥᱟᱹᱵ ᱦᱚᱲ ᱵᱟᱹᱱᱩᱜ ᱞᱮᱭᱟ ᱟᱞᱮ ᱠᱤᱱᱛᱩ ᱢᱤᱠᱪᱟᱨ ᱢᱤᱠᱥ ᱜᱮ ᱢᱮᱱᱟᱜ ᱞᱮᱭᱟ ᱵᱤᱵᱷᱤᱱᱱᱚ ᱡᱟᱹᱛᱤ ᱠᱤᱱᱛᱩ ᱢᱤᱫ ᱴᱷᱮᱱ ᱚᱱᱠᱟ ᱢᱮᱱᱟᱜ ᱞᱮᱭᱟ ᱠᱟᱛᱷᱟ ᱫᱚ ᱱᱤᱭᱟᱹ ᱜᱮ ᱡᱮ ᱛᱮᱦᱮᱧ ᱡᱚᱠᱷᱚᱱ ᱟᱞᱮ ᱚᱞ ᱪᱤᱠᱤ ᱛᱮ ᱥᱤᱠᱷᱱᱟᱹᱛ ᱞᱮ ᱦᱟᱛᱟᱣ ᱟᱞᱮ ᱚᱱᱟ ᱠᱷᱮᱛᱨᱮ ᱪᱮᱫ ᱦᱩᱭᱩᱜᱼᱟ ᱡᱮ ᱟᱞᱮ ᱥᱤᱠᱷᱱᱟᱹᱛ ᱢᱟ ᱢᱚᱡᱽ ᱛᱮᱜᱮ ᱞᱮ ᱦᱟᱛᱟᱣ ᱠᱤᱱᱛᱩ ᱡᱚᱠᱷᱚᱱ ᱚᱱᱟ ᱱᱤᱭᱟᱹ ᱟᱞᱮ ᱵᱷᱮᱠᱮᱱᱥᱤ ᱥᱮᱸᱫᱽᱨᱟ ᱞᱮ ᱪᱟᱞᱟᱜᱼᱟ ᱩᱱ ᱡᱚᱠᱷᱟᱡ ᱟᱞᱮ ᱱᱚᱛᱮ ᱮᱵᱮᱞᱮᱵᱮᱞ ᱵᱟᱝ ᱛᱟᱦᱮᱱᱟ ᱯᱨᱚᱛᱮᱠᱴᱤ ᱯᱷᱟᱱᱰ ᱨᱮ ᱡᱚᱠᱷᱚᱱ ᱞᱮ ᱪᱟᱞᱟᱜ ᱟᱞᱮ ᱩᱱᱠᱩ ᱠᱚ ᱢᱮᱱᱟ ᱡᱮ ᱱᱚᱛᱮ ᱠᱚᱴᱷᱟ ᱮᱥ ᱴᱤ ᱠᱚᱴᱷᱟ ᱱᱚᱝᱠᱟᱱᱟᱜ ᱫᱚ ᱤᱱᱟᱹᱜ ᱵᱟᱹᱱᱩᱜᱼᱟ ᱚᱱᱟ ᱞᱟᱹᱜᱤᱫ ᱟᱯᱮ ᱚᱱᱟ ᱥᱟᱭᱤᱰ ᱥᱮᱫ ᱪᱟᱞᱟᱣ ᱞᱟᱜᱟᱣ ᱟᱯᱮᱭᱟ ᱛᱚ ᱚᱱᱟ ᱦᱤᱥᱟᱹᱵ ᱠᱤ ᱟᱞᱮ ᱨᱮᱱ ᱦᱚᱲ ᱟᱯᱮ ᱚᱱᱟ ᱚᱱᱟ ᱤᱭᱟᱹ ᱥᱟᱭᱤᱰ ᱥᱮᱫ ᱞᱮ ᱪᱟᱞᱟᱜᱼᱟ ᱡᱮ ᱡᱟᱭᱜᱟ ᱥᱮᱫ ᱡᱟᱹᱥᱛᱤ ᱢᱮᱱᱟᱜ ᱠᱚᱣᱟ ᱚᱱᱟ ᱨᱮᱱᱟᱜ ᱯᱷᱤᱪᱟᱨᱥ ᱢᱮᱱᱟᱜᱼᱟ ᱯᱨᱚᱛᱤᱴᱤ ᱡᱟᱭᱜᱟ ᱨᱮᱜᱮ ᱱᱤᱭᱟᱹ ᱡᱤᱱᱤᱥ ᱵᱚᱱ ᱧᱮᱞ ᱠᱟᱫᱟ ᱡᱚᱠᱷᱚᱱ ᱟᱞᱮ ᱨᱮᱱ ᱠᱚᱲᱟᱼᱠᱩᱲᱤ ᱱᱚᱝᱠᱟ ᱯᱚᱨᱤᱠᱠᱷᱟ ᱠᱚ ᱮᱢ ᱪᱟᱞᱟᱜᱼᱟ ᱥᱟᱵ ᱠᱟᱜ ᱟᱢ ᱡᱤ ᱰᱤ ᱮᱥ ᱮᱥ ᱥᱤ ᱨᱮᱭᱟᱜ ᱜᱮ ᱩᱱ ᱡᱚᱠᱷᱚᱱ ᱪᱮᱫ ᱦᱩᱭᱩᱜ ᱠᱟᱱᱟ ᱚᱱᱟ ᱡᱟᱭᱜᱟ ᱨᱮ ᱵᱟᱝᱞᱟ ᱛᱮᱢᱟ ᱯᱚᱨᱤᱠᱠᱷᱟ ᱠᱚ ᱮᱢᱮᱜ ᱠᱟᱱ ᱜᱮ ᱛᱚ ᱚᱸᱰᱮ ᱚᱱᱟ ᱵᱟᱝᱞᱟ ᱚᱯᱷᱥᱮᱱ ᱜᱮ ᱵᱟᱝ ᱛᱟᱦᱮᱱ ᱠᱟᱱᱟ ᱰᱟᱭᱨᱮᱠᱴ ᱛᱟᱦᱮᱱ ᱠᱟᱱᱟ ᱦᱤᱱᱫᱤ ᱟᱨ ᱤᱝᱞᱤᱥ ᱛᱟᱦᱚᱞᱮ ᱩᱱᱠᱩ ᱠᱷᱮᱛᱨᱮ ᱚᱱᱟ ᱡᱟᱭᱜᱟ ᱪᱮᱫ ᱦᱩᱭᱩᱜᱼᱟ ᱩᱱᱠᱩ ᱟᱠᱚᱣᱟᱜ ᱚᱱᱟ ᱵᱟᱝᱞᱟ ᱛᱮᱜᱮ ᱢᱚᱡᱽ ᱠᱚᱣᱟᱞᱤᱴᱤ ᱥᱤᱠᱠᱷᱟ ᱠᱚ ᱦᱟᱛᱟᱣ ᱫᱚᱦᱚ ᱠᱟᱫᱟ ᱠᱚ ᱠᱤᱱᱛᱩ ᱯᱚᱨᱤᱠᱠᱷᱟ ᱥᱚᱢᱚᱭ ᱚᱸᱰᱮ ᱚᱱᱟ ᱯᱷᱤᱪᱟᱨᱥ ᱜᱮ ᱵᱟᱹᱱᱩᱜᱼᱟ ᱮᱵᱮᱞᱮᱵᱮᱞ ᱜᱮ ᱵᱟᱹᱱᱩᱜᱼᱟ ᱚᱱᱟ ᱠᱚᱴᱷᱟ ᱨᱮ ᱡᱮ ᱚᱸᱰᱮ ᱩᱱᱠᱩ ᱵᱟᱝᱞᱟ ᱛᱮ ᱯᱚᱨᱤᱠᱠᱷᱟ ᱮᱠᱡᱟᱢ ᱠᱚ ᱮᱢ ᱫᱟᱲᱮᱭᱟᱜᱼᱟ ᱛᱚ ᱚᱱᱟ ᱦᱤᱥᱟᱹᱵ ᱚᱱᱠᱟᱱᱟᱜ ᱯᱚᱨᱤᱥᱛᱷᱤᱛᱤ ᱨᱮ ᱡᱩᱫᱤ ᱟᱞᱮ ᱞᱮ ᱦᱤᱡᱩᱜ ᱠᱷᱟᱱ ᱛᱤᱥᱚᱜ ᱚᱱᱟ ᱡᱟᱭᱜᱟ ᱚᱠᱟ ᱦᱤᱥᱟᱹᱵ ᱛᱮᱞᱮ ᱯᱷᱮᱥᱟ ᱟᱞᱮ ᱱᱚᱛᱮ ᱡᱚᱱᱚ ᱥᱚᱝᱠᱷᱟ ᱮᱥ ᱴᱤ ᱡᱚᱱᱚ ᱥᱚᱝᱠᱷᱟ ᱠᱚᱢ ᱜᱮᱭᱟ ᱚᱱᱟ ᱞᱟᱹᱜᱤᱫ ᱮᱵᱮᱞᱮᱵᱮᱞ ᱟᱞᱮ ᱚᱱᱟ ᱯᱷᱤᱪᱟᱨᱥ ᱵᱟᱞᱮ ᱧᱟᱢᱟ ᱟᱞᱮ ᱡᱮ ᱮᱥ ᱴᱤ ᱵᱷᱟᱥᱟ ᱛᱮ ᱥᱤᱠᱠᱷᱟ ᱞᱮ ᱦᱟᱛᱟᱣ ᱫᱚᱦᱚᱣ ᱠᱟᱫᱟ ᱠᱟᱨᱚᱱ ᱟᱢ ᱡᱮ ᱵᱷᱟᱥᱟ ᱛᱮᱢ ᱦᱟᱛᱟᱣᱟ ᱚᱱᱟ ᱨᱮᱱᱟᱜ ᱱᱚᱞᱮᱡᱽ ᱜᱮ ᱡᱟᱹᱥᱛᱤ ᱛᱟᱦᱮᱱ ᱛᱟᱢᱟ ᱚᱱᱟ ᱜᱮ ᱟᱹᱰᱤ ᱩᱥᱟᱹᱨᱟᱢ ᱠᱮᱪᱟᱯ ᱫᱟᱲᱮᱭᱟᱜᱼᱟ ᱛᱚ ᱟᱞᱮ ᱡᱩᱫᱤ ᱥᱟᱱᱛᱷᱟᱞᱤ ᱦᱤᱥᱟᱹᱵ ᱞᱮ ᱦᱟᱛᱟᱣ ᱫᱟᱲᱮᱭᱟᱜ ᱠᱷᱟᱱ ᱚᱱᱮ ᱱᱚᱞᱮᱡᱽ ᱡᱩᱫᱤ ᱞᱮ ᱦᱟᱛᱟᱣ ᱞᱮ ᱮᱦᱚᱵᱚᱜ ᱠᱷᱟᱱ ᱛᱚ ᱚᱱᱟ ᱦᱤᱥᱟᱹᱵ ᱟᱞᱮᱭᱟᱜ ᱱᱚᱛᱮ ᱦᱚᱸ ᱮᱵᱮᱞᱮᱵᱮᱞ ᱛᱚ ᱛᱟᱦᱮᱸ ᱫᱚᱨᱠᱟᱨ ᱟᱨ ᱡᱩᱫᱤ ᱮᱵᱮᱞᱮᱵᱮᱞᱚᱜ ᱠᱷᱟᱱ ᱛᱤᱱᱟᱹᱜ ᱴᱷᱮᱱ ᱤᱧ ᱡᱚᱠᱷᱚᱱ ᱵᱷᱟᱜᱚᱜᱼᱟ ᱚᱱᱟ ᱠᱚ ᱡᱤᱱᱤᱥ ᱛᱤᱱᱟᱹᱜ ᱴᱷᱮᱡ ᱚᱱᱠᱟ ᱵᱷᱟᱜᱽ ᱯᱮ ᱦᱟᱛᱟᱣ ᱫᱟᱲᱮᱭᱟᱜᱼᱟ ᱟᱨ ᱵᱤᱥᱮᱥ ᱵᱷᱟᱵᱮ ᱜᱮ ᱧᱮᱞᱚᱜᱼᱟ ᱡᱮ ᱚᱱᱠᱟ ᱮᱵᱮᱞᱮᱵᱮᱞ ᱠᱤᱱᱛᱩ ᱵᱟᱝ ᱧᱟᱢᱚᱜᱼᱟ ᱛᱮᱦᱮᱧ ᱢᱤᱫᱴᱮᱡ ᱡᱮ ᱡᱤᱱᱤᱥ ᱵᱚᱱ ᱧᱮᱞᱫᱟ ᱮᱵᱮᱞᱮᱵᱮᱞ ᱵᱟᱝ ᱧᱟᱢᱚᱜᱼᱟ ᱡᱮᱠᱷᱟᱱᱮ ᱡᱟᱦᱟᱱᱟᱜ ᱥᱟᱨᱴᱤᱯᱷᱤᱠᱮᱴ ᱨᱮᱱᱟᱜ ᱡᱩᱫᱤ ᱢᱩᱞᱞᱚ ᱵᱚᱱ ᱥᱟᱵ ᱠᱷᱟᱡ ᱥᱟᱵ ᱠᱟᱜ ᱢᱮ ᱢᱤᱫᱴᱮᱡ ᱦᱚᱲ ᱵᱷᱟᱜᱚᱞᱯᱩᱨ ᱤᱭᱩᱱᱤᱵᱷᱟᱨᱥᱤᱴᱤ ᱠᱷᱚᱡ ᱯᱟᱲᱦᱟᱣᱮ ᱦᱟᱛᱟᱣ ᱠᱟᱫᱟ ᱩᱱᱤᱭᱟᱜ ᱥᱟᱨᱴᱤᱯᱷᱤᱠᱮᱴ ᱨᱮᱱᱟᱜ ᱛᱤᱱᱟᱹᱜ ᱫᱟᱢ ᱛᱟᱦᱮᱱᱟ ᱚᱠᱚᱭ ᱥᱟᱵ ᱠᱟᱜ ᱢᱮ ᱠᱷᱚᱲᱚᱜᱽᱯᱩᱨ ᱤᱭᱩᱱᱤᱵᱷᱟᱨᱥᱤᱴᱤ ᱠᱷᱚᱱᱮ ᱦᱟᱛᱟᱣ ᱠᱟᱫᱟ ᱩᱱᱤᱭᱟᱜ ᱡᱟ ᱫᱟᱢ ᱛᱟᱦᱮᱱᱟ ᱚᱠᱚᱭ ᱥᱟᱵ ᱠᱟᱜ ᱢᱮ ᱞᱳᱠᱟᱞ ᱟᱭᱟᱜ ᱢᱟᱨᱠᱮᱴ ᱠᱷᱚᱱ ᱢᱤᱫᱴᱮᱡ ᱢᱚᱡᱽ ᱥᱤᱠᱠᱷᱟᱭ ᱦᱟᱛᱟᱣ ᱫᱚᱦᱚ ᱠᱟᱫᱟ ᱩᱱᱤᱭᱟᱜ ᱠᱤ ᱤᱱᱟᱹᱜ ᱥᱚᱵ ᱫᱟᱢ ᱛᱟᱦᱮᱱᱟ ᱵᱟᱝ ᱛᱟᱦᱮᱱᱟ ᱛᱚ ᱟᱵᱚᱣᱟᱜ ᱯᱚᱨᱚᱵᱚᱨᱛᱤ ᱨᱮ ᱡᱚᱠᱷᱚᱱ ᱚᱱᱟ ᱥᱟᱨᱴᱤᱯᱷᱤᱠᱮᱴ ᱵᱚᱱ ᱩᱫᱩᱜᱟ ᱚᱱᱟ ᱦᱤᱥᱟᱹᱵ ᱟᱵᱚᱣᱟᱜ ᱛᱤᱱᱟᱹᱜ ᱫᱟᱢ ᱠᱚ ᱮᱢᱚᱜᱼᱟ ᱚᱱᱟ ᱥᱟᱨᱴᱤᱯᱷᱤᱠᱮᱴ ᱚᱠᱟ ᱡᱟᱭᱜᱟ ᱨᱮ ᱛᱤᱱᱟᱹᱜ ᱵᱷᱟᱵᱮ ᱮᱞᱟᱣ ᱵᱚᱱ ᱦᱟᱛᱟᱣ ᱫᱟᱲᱮᱭᱟᱜᱼᱟ ᱚᱱᱟ ᱠᱚ ᱡᱟᱛᱮ ᱯᱚᱨᱚᱵᱚᱨᱛᱤ ᱵᱟᱝ ᱯᱷᱮᱥ ᱞᱟᱜᱟᱣ ᱵᱚᱱ ᱱᱤᱭᱟᱹ ᱠᱚᱦᱚᱸ ᱚᱵᱚᱥᱥᱳᱭ ᱠᱤᱱᱛᱩ ᱵᱚᱱ ᱪᱤᱱᱛᱟᱹᱜᱼᱟ ᱛᱟᱭ ᱯᱨᱚᱛᱤᱴᱤ ᱡᱟᱭᱜᱟ ᱨᱮ ᱡᱚᱠᱷᱚᱱ ᱟᱵᱚᱣᱟᱜ ᱚᱱᱟ ᱥᱟᱨᱴᱤᱯᱷᱤᱠᱮᱴ ᱵᱚᱱ ᱩᱫᱩᱜᱟ ᱟᱵᱚᱣᱟᱜ ᱚᱱᱟ ᱥᱟᱨᱴᱤᱯᱷᱤᱠᱮᱴ ᱨᱮᱱᱟᱜ ᱛᱤᱱᱟᱹᱜ ᱫᱟᱢ ᱛᱟᱦᱮᱱᱟ ᱟᱵᱚᱣᱟᱜ ᱮᱥ ᱴᱤ ᱥᱚᱢᱟᱡᱽ ᱨᱮᱢᱟ ᱚᱵᱚᱥᱥᱳᱭ ᱜᱮ ᱛᱟᱦᱮᱱ ᱮᱥ ᱴᱤ ᱠᱳᱴᱟ ᱠᱚᱨᱮ ᱢᱟ ᱚᱵᱚᱥᱥᱳᱭ ᱜᱮ ᱛᱟᱦᱮᱱ ᱠᱤᱱᱛᱩ ᱥᱩᱫᱩ ᱮᱥ ᱴᱤ ᱠᱳᱴᱟ ᱪᱚᱴ ᱨᱮᱢᱟ ᱯᱨᱚᱛᱛᱮᱠᱴᱤ ᱦᱚᱲ ᱠᱤᱱᱛᱩ ᱯᱨᱚᱛᱛᱮᱠᱴᱤ ᱡᱟᱭᱜᱟ ᱨᱮᱱ ᱵᱟᱠᱚ ᱰᱤᱯᱮᱱᱰ ᱠᱚ ᱛᱟᱦᱮᱸ ᱫᱟᱲᱮᱭᱟᱜᱼᱟ ᱩᱱᱠᱩ ᱠᱤᱱᱛᱩ ᱵᱤᱵᱷᱤᱱᱱᱚ ᱱᱤᱡᱮᱭᱟᱜ ᱯᱟᱨᱥᱳᱱᱟᱞ ᱥᱠᱤᱞ ᱦᱤᱥᱟᱹᱵ ᱠᱤᱱᱛᱩ ᱮᱴᱟᱜ ᱮᱴᱟᱜ ᱡᱟᱭᱜᱟ ᱥᱮᱫ ᱚᱱᱠᱟ ᱮᱯᱞᱟᱭ ᱞᱟᱹᱜᱤᱫ ᱠᱚ ᱪᱟᱞᱟᱜᱼᱟ ᱚᱱᱟ ᱡᱟᱭᱜᱟ ᱨᱮ ᱩᱱᱠᱩᱣᱟᱜ ᱚᱱᱟ

ᱥᱟᱭᱮᱱᱴᱤᱯᱷᱤᱠ ᱯᱨᱩᱯᱷ ᱚᱨᱛᱷᱟᱛ ᱥᱟᱭᱮᱱᱴᱤᱯᱷᱤᱠ ᱚᱨᱛᱷᱟᱛ ᱤᱧ ᱱᱤᱭᱟᱹ ᱡᱤᱱᱤᱥ ᱫᱚ ᱞᱟᱹᱭ ᱫᱚ ᱵᱟᱹᱧ ᱪᱮᱥᱴᱟ ᱟᱠᱟᱫᱟ ᱱᱚᱰᱮ ᱱᱤᱭᱟᱹ ᱡᱤᱱᱤᱥ ᱜᱤᱧ ᱞᱟᱹᱭ ᱦᱚᱪᱚᱭᱮᱫ ᱠᱟᱱ ᱛᱟᱦᱮᱱᱟ ᱡᱮ ᱟᱵᱚᱣᱟᱜ ᱚᱱᱟ ᱚᱞ ᱪᱤᱠᱤ ᱡᱮ ᱞᱤᱯᱤ ᱢᱮᱱᱟᱜᱼᱟ ᱚᱱᱟ ᱞᱤᱯᱤ ᱮᱢᱚᱱ ᱵᱷᱟᱵᱮ ᱰᱤᱡᱟᱭᱤᱱ ᱢᱮᱱᱟᱜᱼᱟ ᱟᱨ ᱚᱱᱟ ᱨᱮᱱᱟᱜ ᱵᱷᱟᱥᱟ ᱮᱢᱚᱱ ᱴᱟᱭᱤᱯ ᱡᱮ ᱯᱨᱚᱛᱤᱴᱤ ᱵᱷᱟᱥᱟ ᱨᱮ ᱚᱱᱟ ᱮᱯᱨᱩᱵᱷ ᱦᱩᱭ ᱛᱟᱦᱮᱸ ᱫᱚᱨᱠᱟᱨ ᱚᱨᱛᱷᱟᱛ ᱢᱤᱫᱴᱮᱡ ᱡᱚᱠᱷᱚᱱ ᱡᱤᱱᱤᱥ ᱵᱚᱱ ᱧᱮᱞᱟ ᱟᱵᱚᱣᱟᱜ ᱫᱤᱥᱚᱢ ᱦᱤᱥᱟᱹᱵ ᱛᱮ ᱡᱩᱫᱤ ᱢᱮᱰ ᱤᱱ ᱪᱟᱭᱱᱟ ᱚᱞ ᱛᱟᱦᱮᱱ ᱠᱷᱟᱡ ᱚᱸᱰᱮ ᱤᱧ ᱡᱚᱠᱷᱚᱡ ᱢᱤᱫᱴᱮᱡ ᱡᱤᱱᱤᱥ ᱜᱮ ᱠᱷᱮᱭᱟᱞ ᱦᱤᱡᱩᱜᱼᱟ ᱡᱮ ᱢᱮᱰ ᱤᱱ ᱚᱱᱟ ᱪᱟᱭᱱᱟ ᱵᱷᱟᱥᱟ ᱛᱮ ᱪᱟᱭᱱᱤᱥ ᱵᱷᱟᱥᱟ ᱛᱮ ᱠᱤᱱᱛᱩ ᱚᱱᱟ ᱚᱞ ᱛᱟᱦᱮᱱᱟ ᱞᱤᱯᱤ ᱛᱮ ᱤᱱᱟᱹ ᱦᱚᱸ ᱵᱚᱱ ᱵᱩᱡᱷᱟᱹᱣᱟ ᱢᱮᱰ ᱤᱱ ᱪᱟᱭᱱᱟ ᱨᱟᱭᱤᱥ ᱨᱟᱥᱤᱭᱟ ᱦᱳᱠ ᱟᱢᱮᱨᱤᱠᱟ ᱦᱳᱠ ᱯᱨᱚᱛᱮᱠᱴᱤ ᱢᱤᱫᱴᱮᱡ ᱡᱟᱭᱜᱟ ᱨᱮ ᱤᱝᱞᱤᱥ ᱛᱮ ᱡᱩᱫᱤ ᱚᱞ ᱛᱟᱦᱮᱱ ᱠᱷᱟᱡ ᱵᱩᱡᱷᱟᱹᱣ ᱟᱵᱚᱱ ᱢᱮᱰ ᱤᱱ ᱱᱤᱭᱟᱹ ᱚᱱᱟ ᱨᱮᱱᱟᱜ ᱤᱝᱞᱤᱥ ᱵᱷᱟᱥᱟ ᱢᱮᱱᱟᱜᱼᱟ ᱠᱤᱱᱛᱩ ᱟᱵᱚᱣᱟᱜ ᱵᱷᱟᱨᱚᱛ ᱥᱮᱫ ᱡᱚᱠᱷᱚᱱ ᱵᱚᱱ ᱦᱤᱡᱩᱜ ᱠᱟᱱᱟ ᱵᱷᱟᱨᱚᱛ ᱨᱮᱱᱟᱜ ᱪᱮᱫ ᱧᱮᱞᱚᱜ ᱠᱟᱱᱟ ᱢᱮᱰ ᱤᱱ ᱤᱱᱰᱤᱭᱟ ᱚᱠᱟ ᱠᱟᱱᱟ ᱢᱮᱰ ᱤᱱ ᱤᱱᱰᱤᱭᱟ ᱚᱱᱟ ᱠᱤᱱᱛᱩ ᱤᱝᱞᱤᱥ ᱛᱮ ᱚᱞ ᱢᱮᱱᱟᱜᱼᱟ ᱚᱨᱛᱷᱟᱛ ᱟᱵᱚᱣᱟᱜ ᱵᱷᱟᱨᱚᱛᱤᱭᱚ ᱞᱤᱯᱤ ᱡᱩᱫᱤ ᱵᱚᱱ ᱧᱮᱞ ᱞᱮᱠᱷᱟᱡ ᱤᱧ ᱡᱚᱠᱷᱚᱡ ᱚᱠᱟ ᱦᱤᱥᱟᱹᱵ ᱛᱮᱵᱚᱱ ᱚᱞᱟ ᱚᱱᱟ ᱢᱮᱰ ᱤᱱ ᱤᱱᱰᱤᱭᱟ ᱢᱤᱫᱴᱮᱡ ᱚᱱᱟ ᱮᱠ ᱛᱚ ᱦᱤᱱᱫᱤ ᱛᱮᱦᱚᱸ ᱚᱞᱚᱜᱼᱟ ᱟᱭᱢᱟ ᱨᱚᱠᱚᱢ ᱠᱤᱱᱛᱩ ᱞᱮᱝᱜᱩᱭᱮᱡᱽ ᱢᱮᱱᱟᱜᱼᱟ ᱚᱱᱟ ᱯᱨᱚᱛᱤᱴᱤ ᱡᱤᱱᱤᱥ ᱛᱮᱜᱮ ᱚᱞᱚᱜᱼᱟ ᱥᱚᱝᱥᱠᱨᱤᱛᱚ ᱛᱮᱦᱚᱸ ᱚᱞᱚᱜᱼᱟ ᱵᱟᱝᱞᱟ ᱛᱮᱦᱚᱸ ᱚᱞᱚᱜᱼᱟ ᱱᱚᱛᱮ ᱟᱵᱚ ᱚᱞ ᱪᱤᱠᱤ ᱛᱮᱦᱚᱸ ᱚᱞᱚᱜᱼᱟ ᱛᱟᱹᱢᱤᱞ ᱱᱤᱭᱟᱹ ᱠᱚ ᱡᱟ ᱡᱮ ᱡᱤᱱᱤᱥ ᱢᱮᱱᱟᱜᱼᱟ ᱚᱱᱟ ᱠᱚ ᱠᱚᱛᱮ ᱚᱞᱟ ᱛᱚ ᱢᱤᱫᱴᱮᱡ ᱚᱠᱠᱷᱚᱨ ᱛᱮ ᱠᱤᱱᱛᱩ ᱚᱱᱟ ᱵᱟᱵᱚᱱ ᱚᱞ ᱫᱟᱲᱮᱭᱟᱜᱼᱟ ᱛᱚ ᱥᱮᱭ ᱦᱤᱥᱟᱹᱵ ᱜᱮᱧ ᱢᱮᱱ ᱠᱟᱫᱟ ᱡᱮ

ᱱᱚᱸᱰᱮ ᱱᱤᱭᱟᱹᱜᱤᱧ ᱞᱟᱹᱭ ᱦᱚᱪᱚᱣ ᱠᱟᱫᱟ ᱡᱮ ᱟᱵᱚᱣᱟᱜ ᱥᱟᱶᱛᱟᱞ ᱵᱷᱟᱥᱟ ᱨᱮᱱᱟᱜ ᱠᱤᱱᱛᱩ ᱥᱟᱶᱛᱟᱞ ᱞᱤᱯᱤ ᱚᱞ ᱪᱤᱠᱤ ᱞᱤᱯᱤ ᱨᱮᱱᱟᱜ ᱠᱤᱱᱛᱩ ᱟᱭᱢᱟ ᱤᱢᱯᱚᱨᱴᱮᱱᱴ ᱢᱮᱱᱟᱜᱼᱟ ᱠᱤᱱᱛᱩ ᱚᱱᱟ ᱨᱮᱱᱟᱜ ᱵᱮᱵᱚᱦᱟᱨ ᱡᱟᱛᱮ ᱟᱵᱚ ᱮᱢᱚᱱ ᱵᱷᱟᱵᱮ ᱦᱚᱸᱵᱚᱱ ᱵᱮᱵᱚᱦᱟᱨ ᱡᱟᱛᱮ ᱜᱚᱴᱟ ᱴᱳᱴᱟᱞ ᱤᱱᱰᱤᱭᱟ ᱨᱩᱯ ᱛᱮ ᱚᱱᱟ ᱡᱟᱛᱮ ᱪᱷᱚᱲᱟᱜ ᱚᱱᱟ ᱦᱤᱥᱟᱹᱵ ᱵᱚᱱ ᱵᱮᱵᱚᱦᱟᱨᱟ ᱵᱟᱠᱷᱟᱡ ᱟᱵᱚᱣᱟᱜ ᱱᱤᱡᱚᱥᱥᱚ ᱥᱩᱫᱩ ᱥᱟᱶᱛᱟᱞ ᱦᱤᱥᱟᱹᱵ ᱟᱵᱚᱣᱟᱜ ᱥᱟᱶᱛᱟᱞ ᱡᱚᱱᱚᱜᱳᱥᱴᱤ ᱦᱤᱥᱟᱹᱵ ᱛᱮ ᱚᱱᱟ ᱞᱤᱯᱤ ᱛᱮᱜᱮ ᱵᱚᱱ ᱚᱞᱟ ᱚᱠᱟ ᱡᱟᱭᱜᱟ ᱨᱮ ᱛᱤᱱᱟᱹᱜ ᱠᱚᱴᱷᱟ ᱴᱷᱮᱡ ᱮᱞᱟᱣ ᱵᱚᱱ ᱧᱟᱢᱟ ᱟᱵᱚ ᱚᱱᱟ ᱞᱤᱯᱤ ᱛᱮ ᱢᱚᱡᱽ ᱛᱮᱵᱚᱱ ᱮᱠᱥᱯᱟᱨᱴᱚᱜᱼᱟ ᱴᱷᱤᱠ ᱜᱮᱭᱟ ᱠᱤᱱᱛᱩ ᱡᱚᱠᱷᱚᱱ ᱟᱵᱚ ᱠᱚᱨᱢᱚ ᱫᱤᱠ ᱥᱮᱡ ᱵᱚᱱ ᱪᱟᱞᱟᱜᱼᱟ ᱩᱱ ᱡᱚᱠᱷᱚᱡ ᱚᱠᱟ ᱴᱷᱮᱡ ᱚᱱᱟ ᱯᱷᱟᱱᱰ ᱵᱚᱱ ᱧᱟᱢᱟ ᱮᱴᱟᱜ ᱡᱚᱠᱷᱚᱱ ᱡᱟᱭᱜᱟ ᱥᱮᱫ ᱟᱵᱚ ᱵᱚᱱ ᱪᱟᱞᱟᱜᱼᱟ ᱩᱱ ᱡᱚᱠᱷᱚᱱ ᱚᱱᱛᱮᱱᱟᱜ ᱞᱮᱝᱜᱩᱭᱮᱡᱽ ᱠᱤᱱᱛᱩ ᱡᱩᱫᱟᱹ ᱛᱟᱦᱮᱱᱟ ᱟᱵᱚ ᱱᱤᱭᱟᱹ ᱦᱤᱥᱟᱹᱵ ᱛᱮᱵᱚᱱ ᱠᱚᱨᱟᱣ ᱫᱚᱦᱚ ᱠᱟᱫᱟ ᱚᱨᱛᱷᱟᱛ ᱚᱱᱟ ᱦᱤᱥᱟᱹᱵ ᱛᱮ ᱟᱵᱚᱣᱟᱜ ᱱᱤᱡᱚᱥᱥᱚ ᱠᱳᱢᱯᱟᱱᱤ ᱛᱟᱦᱮᱸ ᱫᱚᱨᱠᱟᱨ ᱱᱤᱡᱚᱥᱥᱚ ᱮᱥᱮᱴ ᱵᱨᱮᱱᱰᱤᱝ ᱯᱨᱚᱛᱮᱠᱴᱤ ᱡᱤᱱᱤᱥ ᱛᱟᱦᱮᱸ ᱫᱚᱨᱠᱟᱨ ᱚᱱᱟ ᱡᱟᱭᱜᱟ ᱨᱮ ᱚᱱᱟ ᱠᱳᱴᱷᱟ ᱫᱚ ᱥᱩᱫᱷᱩ ᱟᱵᱚᱣᱟᱜ ᱞᱟᱹᱜᱤᱫ ᱠᱟᱱᱟ ᱚᱠᱚᱭ ᱚᱞ ᱪᱤᱠᱤ ᱛᱮᱠᱚ ᱠᱚᱨᱟᱣ ᱫᱚᱦᱚ ᱠᱟᱫᱟ ᱚᱸᱰᱮ ᱜᱮᱠᱚ ᱪᱟᱞᱟᱣ ᱫᱟᱲᱮᱭᱟᱜᱼᱟ ᱛᱚ ᱚᱱᱟ ᱞᱟᱦᱟ ᱨᱤᱧ ᱢᱮᱱ ᱠᱟᱫᱟ ᱡᱮ ᱚᱞ ᱪᱤᱠᱤ ᱛᱮ ᱡᱟᱦᱟᱸ ᱛᱮᱜᱮ ᱵᱚᱱ ᱠᱚᱨᱟᱣ ᱚᱱᱟ ᱡᱩᱫᱤ ᱪᱷᱚᱲᱟᱜ ᱠᱷᱟᱡ ᱯᱨᱳᱴᱟᱞ ᱚᱱᱟ ᱡᱩᱫᱤ ᱢᱚᱡᱽ ᱛᱮᱜᱮ ᱵᱚᱱ ᱪᱷᱚᱲᱟᱣ ᱠᱷᱟᱡ ᱴᱳᱴᱟᱞ ᱤᱱᱰᱤᱭᱟ ᱞᱮᱵᱮᱞ ᱛᱮᱵᱚᱱ ᱪᱷᱚᱲᱟᱣᱟ ᱟᱨ ᱪᱮᱫ ᱡᱟᱛᱮ ᱢᱮᱰ ᱤᱱ ᱤᱱᱰᱤᱭᱟ ᱡᱮ ᱡᱤᱱᱤᱥ ᱚᱞ ᱛᱟᱦᱮᱱᱟ ᱚᱱᱟ ᱡᱟᱛᱮ ᱚᱞ ᱪᱤᱠᱤ ᱛᱮᱜᱮ ᱚᱞᱚᱜ ᱛᱟᱦᱚᱞᱮ ᱯᱨᱚᱛᱮᱠᱴᱤ ᱡᱟᱭᱜᱟ ᱨᱮ ᱛᱟᱦᱮᱱᱟ ᱵᱟᱠᱷᱟᱡ ᱥᱩᱫᱩ ᱟᱵᱚ ᱞᱟᱹᱜᱤᱫ ᱟᱵᱚᱣᱟᱜ ᱥᱟᱶᱛᱟ ᱞᱟᱹᱜᱤᱫ ᱢᱤᱫᱴᱮᱡ ᱜᱚᱨᱵᱚ ᱨᱮ ᱵᱤᱥᱚᱭ ᱠᱟᱱᱛᱮ ᱡᱮ ᱚᱱᱟ ᱛᱮᱜᱮ ᱢᱚᱡᱽ ᱛᱮᱜᱮ ᱥᱤᱠᱷᱱᱟᱹᱛ ᱵᱚᱱ ᱦᱟᱛᱟᱣᱟ ᱚᱱᱟ ᱫᱚ ᱤᱢᱯᱚᱨᱴᱮᱱᱴ ᱵᱟᱝ ᱠᱟᱨᱚᱱ ᱥᱤᱠᱷᱱᱟᱹᱛ ᱦᱟᱛᱟᱣ ᱠᱟᱛᱮᱫ ᱡᱩᱫᱤ ᱫᱩᱲᱩᱵ ᱜᱮᱵᱚᱱ ᱛᱟᱦᱮᱱ ᱠᱷᱟᱡ ᱚᱱᱟ ᱨᱮᱱᱟᱜ ᱤᱢᱯᱚᱨᱴᱮᱱᱴ ᱫᱚ ᱛᱤᱱᱟᱹᱜ ᱧᱟᱢᱚᱜᱼᱟ ᱟᱢ ᱤᱱᱟᱹᱜ ᱥᱤᱠᱠᱷᱟᱢ ᱦᱟᱛᱟᱣ ᱠᱮᱫᱟ ᱢᱚᱡᱽ ᱛᱮ ᱠᱳᱣᱟᱞᱤᱴᱤ ᱰᱤᱜᱽᱨᱤ ᱴᱤᱜᱽᱨᱤ ᱡᱚᱛᱚᱢ ᱦᱟᱛᱟᱣ ᱠᱮᱫᱟ ᱠᱤᱱᱛᱩ ᱟᱢ ᱴᱷᱮᱱ ᱤᱢᱯᱞᱚᱭᱢᱮᱱᱴ ᱢᱤᱫᱴᱮᱱ ᱠᱟᱹᱢᱤ ᱵᱟᱹᱱᱩᱜᱼᱟ ᱟᱢ ᱴᱷᱮᱱ ᱢᱤᱫᱴᱮᱱ ᱡᱚᱛᱷᱮᱥᱴᱚ ᱨᱳᱡᱽᱜᱟᱨ ᱨᱮᱱᱟᱜ ᱥᱛᱷᱟᱱ ᱵᱟᱹᱱᱩᱜᱼᱟ ᱛᱟᱦᱚᱞᱮ ᱢᱟ ᱚᱱᱟ ᱥᱤᱠᱠᱷᱟ ᱨᱮᱱᱟᱜ ᱪᱮᱫ ᱦᱚᱸ ᱫᱟᱢ ᱵᱟᱹᱱᱩᱜ ᱛᱟᱢ ᱛᱚ ᱥᱮᱢ ᱛᱮᱦᱤᱧ ᱚᱞ ᱪᱤᱠᱤ ᱞᱤᱯᱤ ᱱᱤᱭᱮ ᱦᱚᱸ ᱡᱮᱵᱷᱟᱵᱮ ᱵᱚᱱ ᱨᱚᱲ ᱮᱫᱟ ᱚᱱᱟ ᱢᱟ ᱴᱷᱤᱠ ᱜᱮᱭᱟ ᱟᱵᱚ ᱵᱚᱱ ᱦᱟᱛᱟᱣᱟ ᱠᱤᱱᱛᱩ ᱚᱱᱟ ᱨᱮᱱᱟᱜ ᱤᱢᱯᱚᱨᱴᱮᱱᱴ ᱛᱤᱱᱟᱹᱜ ᱫᱷᱟᱹᱵᱤᱡ ᱵᱚᱱ ᱪᱷᱟᱲᱟᱣ ᱫᱟᱲᱮᱭᱟᱜᱼᱟ ᱚᱱᱟ ᱠᱟᱱᱟ ᱢᱮᱱ

ᱚᱵᱚᱥᱥᱳᱭ ᱜᱮᱵᱚᱱ ᱢᱟᱱᱟᱣᱟ ᱚᱵᱚᱥᱥᱳᱭ ᱜᱮ ᱱᱤᱭᱟᱹ ᱨᱮᱱᱟᱜ ᱠᱷᱚᱢᱚᱛᱟ ᱢᱮᱱᱟᱜᱼᱟ ᱠᱤᱱᱛᱩ ᱢᱚᱡᱽ ᱛᱮ ᱱᱤᱭᱟᱹ ᱨᱮᱱᱟᱜ ᱡᱟᱡᱽ ᱢᱮᱱᱴᱟᱞ ᱤᱱᱟᱹᱜ ᱵᱷᱟᱵᱮ ᱜᱮ ᱥᱟᱭᱮᱱᱴᱤᱯᱷᱤᱠ ᱵᱷᱟᱵᱮ ᱯᱨᱩᱯᱷ ᱨᱮᱱᱟᱜ ᱵᱚᱱ ᱪᱮᱥᱴᱟᱭᱟ ᱡᱟᱛᱮ ᱯᱨᱚᱛᱤᱴᱤ ᱫᱷᱚᱨᱢᱚ ᱨᱮ ᱡᱟᱛᱮ ᱱᱤᱭᱟᱹ ᱮᱞᱟᱣ ᱮ ᱦᱟᱛᱟᱣ ᱯᱨᱚᱛᱤᱴᱤ ᱟᱵᱚ ᱤᱱᱰᱤᱭᱟ ᱵᱷᱤᱛᱨᱤ ᱨᱮ ᱛᱤᱱᱟᱹᱜ ᱵᱷᱟᱥᱟ ᱢᱮᱱᱟᱜᱼᱟ ᱯᱨᱚᱛᱮᱠᱴᱤ ᱦᱚᱲ ᱴᱷᱮᱱ ᱡᱟᱛᱮ ᱢᱚᱡᱽ ᱛᱮ ᱱᱤᱭᱟᱹ ᱮᱯᱨᱩᱵᱷ ᱦᱩᱭᱩᱜ ᱚᱱᱟ ᱦᱤᱥᱟᱹᱵ ᱯᱨᱚᱛᱷᱚᱢ ᱚᱱᱟ ᱨᱮᱱᱟᱜ ᱠᱷᱚᱢᱚᱛᱟ ᱵᱚᱱ ᱩᱫᱩᱜᱟ ᱛᱟᱨᱯᱚᱨᱮ ᱚᱱᱟ ᱱᱤᱭᱮ ᱠᱟᱛᱷᱟ ᱵᱚᱱ ᱨᱟᱠᱟᱵᱟ

ᱛᱟᱭ ᱚᱱᱟ ᱚᱞ ᱪᱤᱠᱤ ᱨᱮᱱᱟᱜ ᱥᱟᱭᱮᱱᱴᱤᱯᱷᱤᱠ ᱯᱨᱩᱯᱷ ᱚᱨᱛᱷᱟᱛ ᱟᱵᱚᱣᱟᱜ ᱡᱚᱠᱷᱚᱱ ᱢᱮᱰ ᱤᱱ ᱤᱱᱰᱤᱭᱟ ᱚᱞ ᱦᱩᱭᱩᱜᱼᱟ ᱠᱤᱢᱵᱟ ᱟᱭ ᱮᱢ ᱯᱷᱨᱚᱢ ᱤᱱᱰᱤᱭᱟ ᱢᱤᱫᱴᱮᱱ ᱜᱚᱨᱵᱚ ᱨᱮᱱᱟᱜ ᱵᱤᱥᱚᱭ ᱦᱩᱭᱩᱜᱼᱟ ᱩᱱ ᱡᱚᱠᱷᱚᱱ ᱚᱱᱟ ᱨᱮᱱᱟᱜ ᱞᱤᱯᱤ ᱡᱟᱛᱮ ᱟᱵᱚ ᱚᱞ ᱪᱤᱠᱤ ᱞᱮᱠᱟ ᱚᱞ ᱪᱤᱠᱤ ᱦᱤᱥᱟᱹᱵ ᱛᱮ ᱛᱟᱦᱮᱱ ᱚᱱᱟ ᱞᱮᱠᱟ ᱦᱤᱥᱟᱹᱵ ᱵᱚᱱ ᱜᱚᱨᱵᱚᱜᱼᱟ ᱵᱟᱠᱷᱟᱡ ᱟᱵᱚᱣᱟᱜ ᱯᱟᱨᱥᱚᱱᱟᱞ ᱵᱮᱠᱛᱤᱜᱚᱛᱚ ᱵᱷᱟᱵᱮ ᱡᱚᱠᱷᱚᱱ ᱚᱞ ᱪᱤᱠᱤ ᱵᱚᱱ ᱥᱟᱯᱳᱨᱴ ᱵᱚᱱ ᱮᱢᱟ ᱚᱱᱟ ᱠᱤᱱᱛᱩ ᱵᱷᱚᱵᱤᱥᱥᱚᱛ ᱨᱮ ᱤᱱᱟᱹᱜ ᱠᱟᱹᱢᱤ ᱨᱮ ᱠᱤᱱᱛᱩ ᱵᱟᱵᱚᱱ ᱮᱢ ᱫᱟᱲᱮᱭᱟᱜᱼᱟ